ᱦᱟᱭ ᱜᱟᱛᱮ ᱠᱚ ᱥᱟᱱᱟᱢ ᱠᱚ ᱡᱚᱦᱟᱨ ᱜᱮ ᱛᱤᱧᱟᱜ ᱱᱚᱣᱟ ᱵᱞᱚᱜ ᱨᱮ ᱡᱚᱛᱚ ᱠᱚᱣᱟᱜ ᱥᱟᱹᱜᱩᱱ ᱟᱛᱟᱝ ᱫᱟᱨᱟᱢ ᱯᱷᱟᱭᱱᱮᱞ ᱜᱟᱛᱮ ᱠᱚ ᱱᱚᱜᱼᱚᱭ ᱱᱤᱛᱚᱜ ᱱᱟᱥᱛᱟ ᱵᱟᱲᱟ ᱠᱟᱛᱮ ᱱᱤᱛᱚᱜ ᱵᱟᱜᱟᱱ ᱥᱮᱫ ᱤᱧ ᱦᱮᱡ ᱪᱩᱠᱟᱹᱣ ᱟᱠᱟᱱᱟ ᱟᱨ ᱛᱮᱦᱮᱧ ᱫᱚ ᱪᱮᱫ ᱠᱚᱧ ᱠᱟᱹᱢᱤᱭᱟ ᱪᱮᱫ ᱠᱚ ᱵᱟᱹᱧ ᱠᱟᱹᱢᱤᱭᱟ ᱚᱱᱟ ᱠᱚ ᱟᱯᱮᱧ ᱩᱫᱩᱜ ᱟᱯᱮᱭᱟ ᱟᱨ ᱱᱚᱜᱼᱚᱭ ᱯᱮ ᱧᱮᱞᱮᱫ ᱜᱮᱭᱟ ᱤᱧ ᱛᱟᱭᱚᱢ ᱥᱮᱫ ᱱᱚᱛᱮ ᱫᱚ ᱮᱠᱮᱱ ᱱᱟᱹᱨᱤᱭᱮᱞ ᱵᱟᱜᱟᱱ ᱠᱟᱱᱟ ᱟᱨ ᱱᱚᱛᱮ ᱦᱚᱸ ᱱᱚᱜᱼᱚᱭ ᱱᱟᱹᱨᱤᱭᱮᱞ ᱢᱮᱱᱟᱜᱼᱟ ᱟᱨ ᱥᱩᱯᱟᱹᱲᱤ ᱢᱟᱱᱮ ᱜᱩᱣᱟᱹ ᱢᱮᱱᱟᱜᱼᱟ ᱟᱨ ᱱᱚᱜᱼᱚᱸᱰᱮ ᱫᱚ ᱵᱟᱨᱭᱟ ᱢᱤᱥᱛᱨᱤ ᱢᱮᱱᱟᱜ ᱠᱤᱱᱟ ᱩᱱᱠᱤᱱ ᱱᱚᱜᱼᱚᱭ ᱫᱩᱲᱩᱵ ᱠᱤᱱ ᱡᱩᱛ ᱵᱟᱲᱟᱣ ᱠᱟᱫᱟ ᱦᱟᱱᱟ ᱚᱲᱟᱜ ᱦᱟᱱᱮ ᱚᱸᱰᱮ ᱪᱟᱞᱟᱣ ᱠᱟᱱᱟ ᱱᱚᱣᱟ ᱰᱟᱦᱟᱨ ᱦᱟᱱᱟ ᱚᱲᱟᱜ ᱟᱨ ᱚᱸᱰᱮ ᱫᱩᱲᱩᱵ ᱠᱚ ᱢᱮᱱᱟᱜᱼᱟ ᱟᱨ ᱱᱚᱜᱼᱚᱭ ᱯᱮ ᱧᱮᱞ ᱫᱟᱲᱮᱭᱟᱜ ᱠᱟᱱ ᱜᱮᱭᱟ ᱛᱤᱱᱟᱹᱜ ᱢᱚᱡᱽ ᱞᱳᱠᱮᱥᱚᱱ ᱡᱟᱭᱜᱟ ᱠᱚ ᱧᱮᱞᱚᱜ ᱠᱟᱱᱟ ᱟᱨ ᱱᱚᱜᱼᱚᱭ ᱯᱮ ᱧᱮᱞ ᱫᱟᱲᱮᱭᱟᱜ ᱠᱟᱱ ᱜᱮᱭᱟ ᱱᱚᱜᱼᱚᱭ ᱱᱟᱹᱨᱤᱭᱮᱞ ᱵᱟᱜᱟᱱ ᱜᱩᱲ ᱵᱟᱜᱟᱱ ᱠᱚ ᱢᱮᱱᱟᱜᱼᱟ ᱱᱚᱝᱠᱟᱛᱮ ᱟᱨ ᱱᱚᱰᱮ ᱢᱤᱫᱴᱮᱡ ᱚᱲᱟᱜ ᱢᱮᱱᱟᱜᱼᱟ ᱱᱚᱜᱼᱚᱭ ᱟᱨ ᱱᱚᱛᱮ ᱦᱚᱸ ᱱᱚᱜᱼᱚᱭ ᱵᱟᱜᱟᱱ ᱠᱚᱜᱮ ᱢᱮᱱᱟᱜᱼᱟ ᱟᱨ ᱱᱤᱛᱚᱜ ᱤᱧ ᱪᱮᱫ ᱤᱧ ᱠᱟᱹᱢᱤ ᱞᱟᱹᱜᱤᱫ ᱚᱱᱟᱧ ᱠᱟᱹᱢᱤᱭᱟ ᱢᱟᱹᱞᱤᱠᱮ ᱢᱮᱱ ᱠᱟᱹᱫᱤᱧᱟ ᱛᱮᱦᱮᱧ ᱫᱚ ᱟᱢᱨᱤᱛ ᱫᱟᱨᱮ ᱠᱚ ᱢᱮᱱᱟᱜᱼᱟ ᱢᱟᱨᱮᱭᱟᱜ ᱚᱱᱟ ᱠᱚᱧ ᱢᱟᱜ ᱥᱟᱯᱷᱟᱭᱟ ᱮᱴᱟᱜ ᱟᱢᱨᱤᱛ ᱛᱮ ᱟᱹᱜᱩ ᱟᱠᱟᱫᱟ ᱜᱟᱹᱪᱷᱤ ᱠᱚ ᱚᱱᱟᱜᱮ ᱨᱚᱦᱚᱭ ᱦᱩᱭᱩᱜᱼᱟ ᱟᱨ ᱢᱟᱨᱮᱭᱟᱜ ᱫᱚ ᱢᱟᱜ ᱚᱪᱚᱜ ᱦᱩᱭᱩᱜᱼᱟ ᱡᱚᱛᱚ ᱟᱫᱚ ᱛᱮᱦᱮᱧ ᱫᱚ ᱚᱱᱟ ᱠᱚᱜᱮᱧ ᱠᱟᱹᱢᱤᱭᱟ ᱟᱨ ᱱᱚᱜᱼᱚᱸᱰᱮ ᱯᱮ ᱧᱮᱞ ᱫᱟᱲᱮᱭᱟᱜ ᱠᱟᱱ ᱜᱮᱭᱟ ᱱᱚᱜᱼᱚᱭ ᱢᱤᱫᱴᱮᱡ ᱥᱟᱹᱯᱨᱤ ᱱᱚᱜᱼᱚᱭ ᱚᱸᱰᱮ ᱡᱚ ᱠᱟᱱᱟ ᱱᱚᱸᱰᱮ ᱢᱤᱫᱴᱮᱡ ᱥᱟᱹᱯᱨᱤ ᱱᱚᱣᱟ ᱦᱚᱸ ᱱᱮᱜᱼᱮ ᱱᱤᱝᱠᱟ ᱜᱮ ᱱᱚᱣᱟ ᱫᱚ ᱮᱠᱮᱱ ᱠᱚᱞᱚᱢ ᱵᱟᱞᱟ ᱥᱟᱹᱯᱨᱤ ᱠᱟᱱᱟ ᱱᱚᱜᱼᱚᱭ ᱱᱚᱣᱟ ᱦᱚᱸ ᱱᱚᱜᱼᱚᱭ ᱡᱚᱜ ᱠᱟᱱᱟ ᱡᱚ ᱵᱟᱲᱟᱣ ᱠᱟᱱᱟ ᱟᱨ ᱱᱚᱜᱼᱚᱭ ᱱᱚᱣᱟ ᱠᱚ ᱟᱢᱨᱤᱛ ᱫᱟᱨᱮ ᱢᱮᱱᱟᱜᱼᱟ ᱱᱚᱜᱼᱚᱭ ᱧᱮᱞᱮᱫ ᱠᱟᱱ ᱜᱮᱭᱟ ᱯᱮ ᱱᱚᱜᱼᱚᱭ ᱱᱚᱣᱟ ᱫᱚ ᱱᱚᱜᱼᱚᱭ ᱠᱟᱡᱟᱠ ᱡᱚ ᱵᱷᱟᱜᱟᱣᱮᱱ ᱛᱮ ᱱᱚᱜᱼᱚᱭ ᱱᱤᱛᱚᱜ ᱫᱚ ᱡᱚ ᱵᱷᱟᱜᱟᱣᱱᱟ ᱟᱫᱚ ᱱᱚᱣᱟ ᱠᱚᱜᱮ ᱛᱮᱦᱮᱧ ᱫᱚᱧ ᱢᱟᱜ ᱚᱪᱚᱜᱟ ᱟᱨ ᱢᱮᱱᱟᱜᱼᱟ ᱟᱨᱦᱚᱸ ᱚᱠᱟ ᱠᱚᱨᱮ ᱪᱚ ᱱᱚᱣᱟ ᱵᱟᱜᱟᱱ ᱵᱷᱤᱛᱨᱤ ᱨᱮ ᱟᱫᱚ ᱱᱚᱸᱰᱮᱧ ᱥᱮᱸᱫᱽᱨᱟᱭᱟ ᱚᱠᱟ ᱠᱚᱨᱮ ᱢᱮᱱᱟᱜᱼᱟ ᱚᱱᱟ ᱠᱚ ᱡᱚᱛᱚᱧ ᱢᱟᱜ ᱚᱪᱚᱜᱟ ᱛᱮᱦᱮᱧ ᱫᱚ ᱟᱨ ᱤᱱᱟᱹ ᱠᱚ ᱢᱟᱜ ᱥᱟᱯᱷᱟ ᱵᱟᱲᱟ ᱠᱟᱛᱮ ᱫᱚ ᱟᱨᱦᱚᱸ ᱮᱴᱟᱜᱟᱜ ᱦᱚᱸᱧ ᱠᱟᱹᱢᱤᱭᱟ ᱴᱷᱤᱠ ᱜᱮᱭᱟ ᱠᱟᱹᱢᱤ ᱵᱟᱲᱟ ᱮᱦᱚᱵ ᱦᱩᱭ ᱞᱮᱱ ᱜᱮ ᱟᱨ ᱜᱟᱛᱮ ᱠᱚ ᱱᱚᱜᱼᱚ ᱱᱚᱸᱰᱮ ᱵᱟᱨᱭᱟ ᱟᱢᱨᱤᱛ ᱫᱟᱨᱮ ᱱᱤᱛᱚᱜ ᱱᱚᱣᱟ ᱢᱟᱜᱽ ᱦᱩᱭᱩᱜᱼᱟ ᱱᱚᱜᱼᱚᱭ ᱚᱸᱰᱮ ᱟᱨ ᱱᱚᱛᱮ ᱢᱮᱱᱟᱜᱼᱟ ᱱᱚᱜᱼᱚᱭ ᱨᱚᱦᱚᱭ ᱵᱟᱲᱟ ᱟᱠᱟᱫᱟ ᱥᱩᱯᱟᱹᱲᱤ ᱱᱚᱜᱼᱚᱭ ᱞᱟᱭᱤᱱ ᱛᱮ

ᱟᱱᱟᱱᱟᱥ ᱢᱮᱱᱟᱜᱼᱟ ᱱᱚᱜᱼᱚᱭ ᱡᱚᱜ ᱫᱚ ᱟᱹᱣᱨᱤᱭᱟᱜᱼᱟ ᱵᱟᱝ ᱮᱦᱚᱵ ᱠᱟᱱᱟ ᱡᱚᱜ ᱫᱚ ᱟᱨ ᱜᱟᱛᱮ ᱠᱚ ᱟᱢᱨᱤᱛ ᱫᱟᱨᱮ ᱠᱚᱫᱚ ᱢᱟᱜ ᱪᱟᱵᱟ ᱠᱤᱫᱟᱹᱧ ᱟᱨ ᱱᱤᱛᱚᱜ ᱫᱚ ᱮᱴᱟᱜᱟᱜ ᱤᱧ ᱠᱟᱹᱢᱤ ᱞᱟᱹᱜᱤᱫ ᱟᱨ ᱱᱚᱜᱼᱚᱭ ᱯᱮ ᱧᱮᱞᱮᱫ ᱜᱮᱭᱟ ᱚᱸᱰᱮ ᱦᱚᱸᱜᱼᱚᱭ ᱠᱟᱹᱴᱤᱡ ᱠᱟᱹᱴᱤᱡ ᱫᱟᱨᱮ ᱱᱚᱣᱟ ᱫᱟᱨᱮ ᱵᱩᱴᱟᱹ ᱛᱮᱜᱮᱧ ᱱᱚᱝᱠᱟ ᱛᱮᱧ ᱯᱩ ᱟᱹᱪᱩᱨᱟ ᱱᱚᱜᱼᱚᱭ ᱠᱩᱰᱤ ᱛᱮ ᱟᱨ ᱱᱚᱛᱮ ᱯᱩᱨᱟᱹᱭ ᱢᱮᱱᱟᱜᱼᱟ ᱱᱚᱣᱟ ᱨᱮ ᱨᱚᱦᱚᱭ ᱟᱠᱟᱫᱤᱧ ᱤᱧ ᱜᱮ ᱥᱤᱛᱩᱝ ᱠᱟᱫᱟ ᱵᱟᱝ ᱧᱮᱞᱚᱜ ᱠᱟᱱᱟ ᱢᱚᱡᱽ ᱛᱮ ᱱᱚᱜᱼᱚᱭ ᱦᱟᱸᱰᱮ ᱠᱷᱚᱡ ᱯᱩᱨᱟᱹ ᱦᱟᱸᱰᱮ ᱦᱟᱹᱵᱤᱡ ᱢᱮᱱᱟᱜᱼᱟ ᱦᱟᱱᱮ ᱯᱮ ᱧᱮᱞᱮᱫ ᱠᱟᱱ ᱦᱟᱹᱨᱭᱟᱹᱲ ᱜᱮ ᱦᱟᱱᱮ ᱦᱟᱱᱠᱟᱛᱮ ᱦᱟᱱᱮ ᱚᱱᱮ ᱦᱟᱹᱨᱭᱟᱹᱲ ᱜᱤᱧ ᱞᱟᱜᱟᱣ ᱵᱟᱲᱟ ᱟᱠᱟᱫ ᱚᱱᱠᱟᱱ ᱴᱷᱮᱱ ᱢᱮᱱᱟᱜᱼᱟ ᱚᱱᱟ ᱫᱟᱨᱮ ᱟᱨ ᱱᱤᱛᱚᱜ ᱫᱚ ᱚᱱᱟ ᱫᱟᱨᱮ ᱵᱩᱴᱟᱹ ᱥᱟᱭᱤᱰ ᱥᱟᱭᱤᱰ ᱛᱮᱜᱮᱧ ᱯᱩ ᱟᱹᱪᱩᱨᱟ ᱱᱚᱜᱼᱚᱭ ᱯᱮ ᱧᱮᱞᱮᱫ ᱜᱮᱭᱟ ᱱᱚᱜᱼᱚ ᱱᱚᱝᱠᱟ ᱱᱚᱛᱮ ᱫᱚ ᱢᱤᱫ ᱵᱟᱨ ᱢᱮᱱᱟᱜᱼᱟ ᱟᱨ ᱱᱚᱣᱟ ᱱᱟᱠᱷᱟ ᱜᱮ ᱡᱟᱹᱥᱛᱤ ᱢᱮᱱᱟᱜᱼᱟ ᱦᱟᱱᱮ ᱦᱟᱱᱛᱮ ᱢᱮᱱᱟᱜᱼᱟ ᱟᱨ ᱱᱚᱜᱼᱚ ᱱᱚᱸᱰᱮ ᱠᱩᱰᱤ ᱛᱤᱧ ᱱᱚᱜᱼᱚᱭ ᱱᱚᱜᱼᱚ ᱱᱟ ᱠᱩᱰᱤ ᱛᱮᱜᱤᱧ ᱯᱩ ᱟᱹᱪᱩᱨᱟ ᱴᱷᱤᱠ ᱜᱮᱭᱟ ᱠᱟᱹᱢᱤ ᱮᱦᱚᱵ ᱞᱮᱱᱜᱮ ᱱᱤᱛᱚᱜ ᱱᱚᱣᱟ ᱫᱟᱨᱮ ᱵᱩᱴᱟᱹ ᱯᱩ ᱟᱹᱪᱩᱨ ᱞᱟᱹᱜᱤᱫ ᱯᱷᱟᱭᱱᱟᱞᱮ ᱜᱟᱛᱮ ᱠᱚ ᱱᱚᱜᱼᱚ ᱱᱚᱝᱠᱟᱧ ᱞᱟ ᱟᱹᱪᱩᱨ ᱠᱮᱫᱟ ᱱᱚᱜᱼᱚᱭ ᱥᱟᱭᱤᱰ ᱥᱟᱭᱤᱰ ᱛᱮ ᱟᱨ ᱚᱸᱰᱮ ᱠᱷᱟᱫᱽ ᱨᱮ ᱞᱟᱜᱟᱣᱟ ᱱᱤᱛᱚᱜ ᱠᱷᱟᱫᱽ ᱨᱮ ᱞᱟᱜᱟᱣᱟᱜᱼᱟ ᱱᱟᱜ ᱚᱱᱟ ᱩᱥᱟᱹᱨᱟ ᱦᱟᱨᱟ ᱜᱚᱫᱚᱜᱼᱟ ᱵᱚᱞᱮ ᱱᱚᱜᱼᱚ ᱱᱚᱝᱠᱟ ᱧᱮᱞᱮᱫ ᱠᱟᱱ ᱜᱮᱭᱟ ᱯᱮ ᱥᱟᱭᱤᱰ ᱥᱟᱭᱤᱰ ᱛᱮ ᱟᱨ ᱡᱚᱛᱚ ᱱᱚᱣᱟ ᱠᱚᱨᱮ ᱡᱚᱛᱚᱧ ᱥᱟᱹᱛ ᱠᱮᱫᱟ ᱱᱚᱣᱟ ᱠᱚ ᱱᱚᱜᱼᱚᱭ ᱦᱟᱸᱰᱮ ᱠᱷᱚᱱ ᱚᱸᱰᱮ ᱦᱟᱹᱵᱤᱡ ᱟᱨ ᱱᱚᱛᱮ ᱦᱟᱹᱵᱤᱡ ᱟᱨ ᱱᱤᱛᱚᱜ ᱫᱚ ᱚᱱᱟ ᱩᱞ ᱠᱚ ᱢᱮᱱᱟᱜᱼᱟ ᱚᱱᱟ ᱨᱮᱭᱟᱜ ᱱᱚᱝᱠᱟᱧ ᱵᱮᱱᱟᱣᱟ ᱥᱟᱭᱤᱰ ᱥᱟᱭᱤᱰ ᱛᱮ ᱱᱚᱜᱼᱚᱭ ᱩᱞ ᱱᱚᱜᱼᱚ ᱱᱚᱝᱠᱟ ᱟᱨ ᱥᱤᱛᱩᱝ ᱦᱚᱸ ᱟᱹᱰᱤ ᱵᱟᱹᱲᱤᱡ ᱥᱤᱛᱩᱝ ᱠᱟᱱᱟ ᱯᱩᱨᱟᱹ ᱜᱟᱨᱢᱟ ᱜᱟᱨᱢᱤ ᱡᱷᱟᱨᱞᱟ ᱡᱷᱟᱹᱞᱤ ᱥᱤᱛᱩᱝ ᱟᱹᱰᱤ ᱵᱟᱹᱲᱤᱡ ᱵᱟᱞ ᱵᱟᱞᱟᱣ ᱠᱟᱱᱟ ᱵᱟᱞ ᱵᱟᱞᱟᱣ ᱟᱨ ᱜᱟᱛᱮ ᱠᱚ ᱱᱤᱛᱚᱜ ᱤᱧ ᱫᱚ ᱱᱚᱰᱮ ᱦᱟᱥᱟᱧ ᱞᱟᱭᱫᱟ ᱱᱚᱣᱟ ᱢᱤᱫᱴᱮᱱ ᱱᱚᱰᱮ ᱪᱮᱫ ᱠᱟᱱ ᱪᱚ ᱵᱚᱞᱮ ᱚᱱᱟ ᱠᱚ ᱡᱩᱛ ᱠᱟᱫᱟ ᱟᱨ ᱚᱸᱰᱮ ᱠᱷᱚᱡ ᱵᱚᱞᱮ ᱫᱟᱜ ᱩᱰᱩᱠᱚᱜ ᱞᱟᱹᱜᱤᱫ ᱵᱚᱞᱮ ᱯᱟᱭᱤᱯ ᱨᱮ ᱛᱚᱯᱟᱭ ᱞᱟᱹᱜᱤᱫ ᱟᱫᱚ ᱚᱱᱟ ᱱᱟᱞᱟ ᱜᱮ ᱤᱧ ᱫᱚ ᱱᱤᱛᱚᱜ ᱤᱧ ᱵᱮᱱᱟᱣ ᱮᱫᱟ ᱱᱚᱜᱼᱚᱸᱰᱮ ᱧᱮᱞ ᱦᱚᱪᱚᱭᱮᱫ ᱯᱮᱭᱟᱹᱧ ᱱᱚᱜᱼᱚᱭ ᱱᱚᱣᱟ ᱱᱟᱞᱟ ᱦᱟᱱᱛᱮ ᱪᱟᱞᱟᱣ ᱠᱟᱱᱟ ᱱᱟᱞᱟ ᱦᱟᱱᱮ ᱞᱟᱦᱟ ᱫᱚ ᱡᱮᱥᱤᱯᱤ ᱛᱮᱠᱚ ᱜᱟᱰᱞᱟᱜ ᱞᱮᱫᱟ

ᱟᱨ ᱱᱤᱛᱚᱜ ᱪᱟᱞᱟᱜ ᱦᱩᱭᱩᱜᱼᱟ ᱨᱩᱢ ᱛᱮ ᱵᱷᱟᱜᱟᱣ ᱦᱩᱭᱱᱟ ᱟᱨ ᱜᱟᱛᱮ ᱠᱚ ᱱᱚᱜᱼᱚᱭ ᱱᱤᱛᱚᱜ ᱫᱚᱧ ᱪᱟᱞᱟᱜ ᱠᱟᱱᱟ ᱨᱩᱢ ᱛᱮ ᱟᱨ ᱱᱚᱜᱼᱚᱭ ᱰᱟᱦᱟᱨ ᱯᱮ ᱧᱮᱞᱮᱫ ᱜᱮᱭᱟ ᱱᱚᱛᱮ ᱱᱚᱜᱼᱚᱭ ᱟᱨ ᱱᱤᱛᱚᱜ ᱨᱩᱢ ᱪᱟᱞᱟᱣ ᱠᱟᱛᱮ ᱛᱷᱟᱹᱨᱤ ᱵᱟᱹᱴᱤ ᱠᱚ ᱥᱟᱯᱷᱟ ᱵᱟᱲᱟᱭ ᱦᱩᱭᱩᱜ ᱛᱤᱧᱟᱹ ᱟᱹᱭᱩᱵ ᱦᱚᱸ ᱟᱹᱭᱩᱵ ᱮᱱᱟ ᱟᱨ ᱱᱚᱛᱮ ᱯᱮ ᱧᱮᱞᱮᱫ ᱜᱮᱭᱟ ᱱᱚᱜᱼᱚᱭ ᱵᱟᱜᱟᱱ ᱟᱨ ᱜᱟᱛᱮ ᱠᱚ ᱱᱚᱜᱼᱚᱭ ᱨᱩᱢᱤᱧ ᱥᱮᱴᱮᱨᱱᱟ ᱟᱨ ᱱᱚᱜᱼᱚᱭ ᱯᱮ ᱧᱮᱞ ᱫᱟᱲᱮᱭᱟᱜ ᱠᱟᱱ ᱜᱮᱭᱟ ᱱᱤᱛᱚᱜ ᱨᱩᱢ ᱨᱮ ᱢᱤᱱᱟᱹᱧᱟ ᱚᱱᱟᱛᱮ ᱤᱧᱟᱹᱜ ᱵᱞᱚᱜ ᱫᱚ ᱱᱚᱰᱮ ᱜᱤᱧ ᱢᱩᱪᱟᱹᱫ ᱠᱟᱜ ᱠᱟᱱᱟ ᱟᱨ ᱪᱮᱱᱮᱞ ᱦᱚᱸ ᱥᱟᱵᱥᱠᱨᱟᱭᱤᱵ ᱯᱮ ᱟᱨ ᱵᱷᱤᱰᱤᱭᱳ ᱦᱚᱸ ᱞᱟᱭᱤᱠ ᱯᱮ